ᱡᱚᱦᱟᱨ ᱜᱮ ᱥᱟᱱᱟᱢ ᱠᱚ ᱥᱟᱱᱛᱷᱟᱞᱤ ᱠᱞᱟᱥᱮᱥ ᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱛᱮᱦᱮᱧ ᱫᱚ ᱟᱵᱚ ᱥᱟᱱᱛᱷᱟᱞᱤ ᱵᱤᱞᱚᱢ ᱥᱚᱵᱽᱫᱚ ᱵᱚᱱ ᱯᱟᱲᱦᱟᱜᱼᱟ ᱥᱟᱱᱛᱷᱟᱞᱤ ᱩᱞᱴᱟᱹ ᱟᱹᱲᱟᱹ ᱵᱚᱱ ᱯᱟᱲᱦᱟᱜᱼᱟ ᱛᱚ ᱮᱦᱚᱵ ᱨᱮ ᱟᱵᱚᱣᱟᱜ ᱠᱟᱱ ᱛᱟᱵᱚᱱᱟ ᱥᱮᱛᱟᱜ ᱥᱮᱛᱟᱜ ᱨᱮᱱᱟᱜ ᱫᱚ ᱩᱞᱴᱟᱹ ᱦᱩᱭᱩᱜ ᱠᱟᱱᱟ ᱟᱹᱭᱩᱵ ᱤᱥᱠᱮ ᱵᱟᱫᱽ ᱛᱟᱭᱚᱢ ᱨᱮᱱᱟᱜ ᱦᱩᱭᱩᱜ ᱠᱟᱱᱟ ᱢᱟᱲᱟᱝ ᱤᱧ ᱨᱮᱱᱟᱜ ᱟᱢ ᱟᱨ ᱚᱛ ᱨᱮᱱᱟᱜ ᱥᱮᱨᱢᱟ ᱧᱟᱢ ᱨᱮᱱᱟᱜ ᱟᱜ ᱮᱢ ᱨᱮᱱᱟᱜ ᱫᱚ ᱦᱟᱛᱟᱣ ᱵᱮᱨᱮᱞ ᱨᱮᱱᱟᱜ ᱵᱤᱞᱤ ᱫᱟᱹᱨᱭᱟᱹ ᱨᱮᱱᱟᱜ ᱮᱛᱟᱝ ᱤᱨ ᱨᱮᱱᱟᱜ ᱫᱚ ᱮᱨ ᱞᱚᱞᱚ ᱨᱮᱱᱟᱜ ᱞᱚᱞᱚ ᱨᱮᱱᱟᱜ ᱫᱚ ᱨᱮᱭᱟᱲ, ᱚᱰᱚᱠ ᱨᱮᱱᱟᱜ ᱫᱚ ᱵᱚᱞᱚᱜ, ᱩᱨᱜᱩᱢ ᱨᱮᱱᱟᱜ ᱫᱚ ᱨᱮᱭᱟᱲ, ᱥᱤᱛᱩᱝ ᱨᱮᱱᱟᱜ ᱫᱚ ᱩᱢᱩᱞ᱾ ᱠᱚᱲᱟ ᱨᱮᱱᱟᱜ ᱫᱚ ᱠᱩᱲᱤ, ᱟᱭᱳ ᱨᱮᱱᱟᱜ ᱩᱞᱴᱟᱹ ᱫᱚ ᱵᱟᱵᱟ, ᱮᱥᱮᱞ ᱨᱮᱱᱟᱜ ᱩᱞᱴᱟᱹ ᱫᱚ ᱦᱮᱸᱫᱮ, ᱵᱩᱜᱤ ᱨᱮᱱᱟᱜ ᱩᱞᱴᱟᱹ ᱫᱚ ᱵᱟᱹᱲᱤᱡ᱾ ᱵᱟᱹᱲᱤᱡ᱾ ᱦᱤᱡᱩᱜ ᱨᱮᱱᱟᱜ ᱩᱞᱴᱟᱹ ᱫᱚ ᱥᱮᱱᱚᱜ᱾ ᱡᱟᱹᱞᱤ ᱨᱮᱱᱟᱜ ᱫᱚ ᱩᱞᱴᱟᱹ ᱦᱩᱭᱩᱜ ᱠᱟᱱᱟ ᱜᱟᱫᱟᱨ᱾ ᱱᱚᱝᱠᱟᱱ ᱨᱮᱱᱟᱜ ᱫᱚ ᱚᱱᱠᱟᱱ᱾ ᱠᱤᱨᱤᱧ ᱨᱮᱱᱟᱜ ᱫᱚ ᱟᱹᱠᱷᱨᱤᱧ᱾ ᱦᱮᱸ ᱨᱮᱱᱟᱜ ᱫᱚ ᱵᱟᱝ᱾ ᱠᱮᱴᱮᱡ ᱨᱮᱱᱟᱜ ᱫᱚ ᱞᱟᱹᱵᱤᱫ, ᱵᱟᱹᱦᱩ ᱨᱮᱱᱟᱜ ᱫᱚ ᱡᱟᱶᱟᱭ, ᱛᱤ ᱨᱮᱱᱟᱜ ᱩᱞᱴᱟᱹ ᱫᱚ ᱡᱟᱸᱜᱟ, ᱞᱮᱞᱦᱟ ᱨᱮᱱᱟᱜ ᱩᱞᱴᱟᱹ ᱫᱚ ᱥᱮᱭᱟᱱ᱾ ᱵᱟᱹᱵᱩ ᱨᱮᱱᱟᱜ ᱩᱞᱴᱟᱹ ᱫᱚ ᱢᱟᱹᱭ ᱟᱨ ᱯᱷᱩᱞᱟᱹᱣ ᱨᱮᱱᱟᱜ ᱩᱞᱴᱟᱹ ᱫᱚ ᱪᱚᱯᱚᱜ᱾ ᱦᱟᱢᱟᱞ ᱨᱮᱱᱟᱜ ᱩᱞᱴᱟᱹ ᱫᱚ ᱨᱟᱣᱟᱞ᱾ ᱨᱚᱦᱚᱲ ᱨᱮᱱᱟᱜ ᱩᱞᱴᱟᱹ ᱫᱚ ᱵᱮᱨᱮᱞ᱾ ᱨᱟᱜ ᱨᱮᱱᱟᱜ ᱩᱞᱴᱟᱹ ᱫᱚ ᱞᱟᱸᱫᱟ᱾ ᱜᱤᱛᱤᱡ ᱨᱮᱱᱟᱜ ᱩᱞᱴᱟᱹ ᱫᱚ ᱛᱟᱵᱮᱨ᱾ ᱵᱮᱲᱟ ᱨᱮᱱᱟᱜ ᱩᱞᱴᱟᱹ ᱫᱚ ᱪᱟᱸᱫᱚ᱾ ᱦᱟᱛᱚᱢ ᱨᱮᱱᱟᱜ ᱩᱞᱴᱟᱹ ᱫᱚ ᱠᱩᱢᱟᱹᱝ᱾ ᱮᱛᱚᱢ ᱨᱮᱱᱟᱜ ᱩᱞᱴᱟᱹ ᱫᱚ ᱮᱛᱚᱢ ᱨᱮᱱᱟᱜ ᱩᱞᱴᱟᱹ ᱫᱚ ᱠᱚᱸᱭᱮ᱾ ᱟᱨᱡᱟᱣ ᱨᱮᱱᱟᱜ ᱩᱞᱴᱟᱹᱣ ᱫᱚ ᱰᱩᱵᱟᱹᱣ, ᱟᱹᱠᱤᱞᱟᱱ ᱨᱮᱱᱟᱜ ᱩᱞᱴᱟᱹ ᱫᱚ ᱞᱮᱞᱦᱟ, ᱟᱠᱟᱞ ᱨᱮᱱᱟᱜ ᱫᱚ ᱥᱟᱶᱟᱭ, ᱟᱞᱜᱟ ᱨᱮᱱᱟᱜ ᱩᱞᱴᱟᱹ ᱫᱚ ᱠᱟᱴᱷᱤᱱ ᱟᱨ ᱠᱚᱲᱟᱢ ᱨᱮᱱᱟᱜ ᱩᱞᱴᱟᱹ ᱫᱚ ᱫᱮᱭᱟ ᱠᱚᱲᱟᱢ ᱨᱮᱱᱟᱜ ᱩᱞᱴᱟᱹ ᱫᱚ ᱫᱮᱭᱟ ᱡᱩᱣᱟᱹᱱ ᱨᱮᱱᱟᱜ ᱩᱞᱴᱟᱹ ᱫᱚ ᱦᱟᱲᱟᱢ ᱵᱚᱛᱚᱨ ᱨᱮᱱᱟᱜ ᱩᱞᱴᱟᱹ ᱫᱚ ᱥᱟᱦᱚᱥ ᱠᱟᱥᱟ ᱨᱮᱱᱟᱜ ᱩᱞᱴᱟᱹ ᱫᱚ ᱦᱮᱲᱮᱢ ᱨᱟᱠᱟᱵ ᱨᱮᱱᱟᱜ ᱩᱞᱴᱟᱹ ᱫᱚ ᱟᱬᱜᱚᱱ ᱵᱩᱞ ᱨᱮᱱᱟᱜ ᱩᱞᱴᱟᱹ ᱫᱚ ᱪᱮᱴᱷᱟ ᱦᱟᱣᱮᱛ ᱨᱮᱱᱟᱜ ᱩᱞᱴᱟᱹ ᱫᱚ ᱚᱫᱟ, ᱵᱷᱤᱛᱟᱹᱨ ᱨᱮᱱᱟᱜ ᱩᱞᱴᱟᱹ ᱫᱚ ᱵᱟᱦᱮᱨ, ᱧᱟᱯᱟᱢ ᱨᱮᱱᱟᱜ ᱩᱞᱴᱟᱹ ᱫᱚ ᱪᱩᱰᱟᱹᱨ, ᱚᱯᱮᱞ ᱨᱮᱱᱟᱜ ᱩᱞᱴᱟᱹ ᱫᱚ ᱪᱷᱟᱱ, ᱦᱟᱹᱥᱩᱨ ᱨᱮᱱᱟᱜ ᱩᱞᱴᱟᱹ ᱫᱚ ᱨᱟᱠᱟᱵ, ᱫᱤᱞᱜᱟᱹᱨᱤᱭᱟᱹ ᱨᱮᱱᱟᱜ ᱩᱞᱴᱟᱹ ᱫᱚ ᱵᱚᱛᱚᱨ, ᱨᱩᱣᱟᱹᱲ ᱨᱮᱱᱟᱜ ᱩᱞᱴᱟᱹ ᱫᱚ ᱥᱮᱱᱚᱜ, ᱜᱟᱡᱟᱲ ᱨᱮᱱᱟᱜ ᱩᱞᱴᱟᱹ ᱫᱚ ᱴᱟᱺᱰᱤ᱾ ᱱᱚᱜᱼᱚᱭ ᱱᱚᱝᱠᱟ ᱟᱵᱚ ᱥᱟᱱᱛᱷᱟᱞᱤ ᱣᱤᱞᱳᱢ ᱥᱟᱵᱽᱫᱽ, ᱩᱞᱴᱟᱹ ᱥᱟᱵᱽᱫᱽ, ᱵᱚᱱ ᱧᱮᱞ ᱠᱮᱫᱼᱟ᱾ ᱢᱟ ᱮᱱᱠᱷᱟᱱ ᱡᱚᱛᱚ ᱠᱚᱜᱮ ᱡᱚᱦᱟᱨ᱾